ᱥᱟᱱᱟᱢ ᱠᱚ ᱥᱟᱹᱜᱩᱱ ᱡᱚᱦᱟᱨ ᱥᱟᱶᱛᱮ ᱥᱟᱹᱜᱩᱱ ᱫᱟᱨᱟᱢ᱾ ᱛᱮᱦᱮᱧ ᱫᱚ ᱥᱟᱹᱨᱤ ᱫᱩᱞᱟᱹᱲ ᱮᱢ ᱪᱟᱯᱟᱞ ᱡᱩᱜᱮ ᱡᱚᱱᱚᱢ ᱫᱷᱟᱹᱵᱤᱡ ᱟᱹᱠᱤᱞ ᱜᱮᱭᱟᱱ ᱫᱤᱥᱟᱹ ᱦᱩᱫᱤᱥ ᱵᱤᱫᱩ ᱪᱟᱸᱫᱟᱱ ᱵᱟᱨᱮ ᱛᱮ ᱛᱷᱚᱲᱟ ᱵᱚᱱ ᱵᱟᱲᱟᱭ ᱧᱚᱜᱟ᱾ ᱛᱚ ᱫᱮᱞᱟ ᱵᱚᱱ ᱮᱛᱚᱦᱚᱵ ᱞᱮᱜᱮ᱾ ᱛᱚ ᱯᱳᱭᱞᱳ ᱛᱮᱵᱚᱱ ᱵᱟᱲᱟᱭᱟ ᱵᱤᱫᱩ ᱪᱟᱸᱫᱟᱱ ᱫᱚ ᱛᱤᱥ ᱠᱤᱱ ᱚᱯᱮᱞ ᱞᱮᱱᱟ ᱯᱟᱹᱦᱤᱞ ᱦᱟᱯᱲᱟᱢᱟᱜ ᱠᱟᱛᱷᱟ ᱞᱮᱠᱟᱛᱮ ᱯᱟᱹᱦᱤᱞ ᱪᱟᱹᱭᱜᱟᱲ ᱟᱨ ᱢᱟᱱᱜᱟᱲ ᱢᱮᱱᱛᱮ ᱵᱟᱨᱭᱟ ᱜᱟᱲ ᱛᱟᱦᱮᱸ ᱠᱟᱱᱟ ᱟᱨ ᱚᱱᱟ ᱪᱟᱹᱭᱜᱟᱲ ᱟᱨ ᱢᱟᱱᱜᱟᱲ ᱨᱮᱱ ᱢᱟᱹᱱᱢᱤᱭᱟᱜ ᱛᱟᱞᱟᱨᱮ ᱢᱤᱫ ᱞᱟᱹᱲᱦᱟᱹᱭ ᱮᱛᱚᱦᱚᱵ ᱞᱮᱱᱟ ᱟᱨ ᱡᱟᱦᱟᱸ ᱞᱟᱹᱲᱦᱟᱹᱭ ᱫᱚ ᱢᱩᱪᱟᱹᱫ ᱵᱟᱝ ᱢᱩᱪᱟᱹᱫᱚᱜ ᱠᱟᱱ ᱛᱟᱦᱮᱸᱫ ᱩᱱ ᱚᱠᱛᱮ ᱚᱱᱟ ᱞᱟᱹᱲᱦᱟᱹᱭ ᱢᱩᱪᱟᱹᱫ ᱞᱟᱹᱜᱤᱫ ᱟᱨ ᱢᱟᱹᱱᱢᱤ ᱫᱤᱥ ᱦᱩᱫᱤᱥ ᱮᱢ ᱞᱟᱹᱜᱤᱫ ᱠᱟᱛᱷᱟ ᱠᱚ ᱩᱭᱦᱟᱹᱨ ᱠᱮᱫᱟ᱾ ᱟᱨ ᱩᱱ ᱚᱠᱛᱮ ᱜᱮ ᱵᱚᱸᱜᱟ ᱵᱩᱨᱩᱣᱟᱜ ᱟᱥᱤᱥ ᱛᱮ ᱵᱤᱫᱩ ᱪᱟᱸᱫᱟᱱ ᱠᱚ ᱩᱯᱮᱞ ᱞᱮᱫ ᱠᱤᱱᱟ᱾ ᱟᱨ ᱯᱟᱹᱦᱤᱞ ᱦᱟᱯᱲᱟᱢ ᱟᱜ ᱞᱟᱹᱭ ᱠᱟᱛᱷᱟ ᱞᱮᱠᱟᱛᱮ ᱜᱮ ᱵᱤᱫᱩ ᱟᱨ ᱪᱟᱸᱫᱟᱱ ᱫᱚ ᱢᱤᱫ ᱫᱩᱞᱟᱹᱲ ᱥᱟᱹᱜᱟᱹᱭ ᱨᱮᱠᱤᱱ ᱵᱮᱫᱷᱟᱣ ᱞᱮᱱᱟ᱾ ᱚᱱᱟ ᱛᱟᱭᱚᱢ ᱵᱚᱱ ᱵᱟᱲᱟᱭᱟ ᱵᱤᱫᱩ ᱪᱟᱱᱫᱟᱱ ᱫᱚ ᱚᱠᱚᱭ ᱠᱟᱱᱟ ᱠᱤᱱ᱾ ᱫᱤᱥ ᱦᱩᱫᱤᱥ ᱮᱢ ᱟᱠᱤᱞ ᱜᱮᱭᱟᱱ ᱮᱢ ᱵᱚᱸᱜᱟ ᱠᱟᱱᱟ ᱠᱤᱱ᱾ ᱡᱮᱢᱚᱱ ᱦᱤᱱᱫᱩ ᱫᱚ ᱥᱚᱨᱚᱥᱚᱛᱤ ᱟᱨ ᱟᱫᱤᱢ ᱠᱷᱮᱨᱣᱟᱞ ᱥᱟᱱᱛᱟᱲ ᱫᱚ ᱵᱤᱫᱩ ᱪᱟᱱᱫᱟᱱ᱾ ᱚᱱᱟ ᱛᱟᱭᱚᱢ ᱵᱚᱱ ᱵᱟᱲᱟᱭᱟ ᱫᱷᱟᱨᱛᱤ ᱨᱮ ᱵᱤᱫᱩ ᱪᱟᱱᱫᱟᱱ ᱫᱚ᱾ ᱛᱤᱥ ᱵᱚᱱ ᱵᱚᱸᱜᱟ ᱟᱹᱠᱤᱱᱟ ᱥᱮᱵᱚᱱ ᱢᱟᱱᱟᱣ ᱠᱤᱱᱟ? ᱯᱟᱹᱦᱤᱞ ᱦᱟᱯᱲᱟᱢ ᱟᱜ ᱠᱟᱛᱷᱟ ᱞᱮᱠᱟᱛᱮ ᱥᱮ ᱫᱤᱥᱚᱢ ᱨᱮ ᱵᱚᱱ ᱵᱚᱸᱜᱟ ᱟᱹᱠᱤᱱ ᱞᱮᱠᱟ ᱜᱮ ᱢᱟᱜᱽ ᱠᱩᱱᱟᱹᱢᱤ ᱨᱮᱜᱮ ᱵᱤᱫᱩ ᱪᱟᱱᱫᱟᱱ ᱛᱟᱹᱠᱤᱱ ᱫᱚ ᱵᱚᱱ ᱵᱚᱸᱜᱟ ᱟᱹᱠᱤᱱᱟ ᱥᱮᱵᱚᱱ ᱢᱟᱱᱟᱣ ᱵᱟᱛᱟᱣ ᱜᱮ ᱱᱟᱜ᱾ ᱟᱨ ᱵᱤᱫᱩ ᱪᱟᱸᱫᱟᱱ ᱫᱚ ᱚᱱᱛᱚᱨ ᱛᱟᱞᱟ ᱵᱚᱸᱜᱟ ᱠᱟᱱᱟ ᱠᱤᱱ᱾ ᱫᱤᱱᱟᱹᱢ ᱫᱤᱱ ᱥᱮ ᱥᱟᱨᱟ ᱜᱷᱟᱹᱲᱤᱡ ᱦᱚᱸ ᱵᱚᱱ ᱢᱟᱱᱟᱣ ᱫᱟᱲᱮ ᱟᱠᱤᱱᱟ᱾ ᱚᱱᱟ ᱛᱟᱭᱚᱢ ᱵᱚᱱ ᱵᱟᱲᱟᱭᱟ ᱟᱹᱫᱤᱢ ᱠᱷᱮᱨᱣᱟᱞ ᱥᱟᱱᱛᱟᱲ ᱦᱚᱯᱚᱱᱟᱜ ᱵᱤᱫᱩ ᱪᱟᱸᱫᱟᱱ ᱜᱟᱲ ᱫᱚ ᱚᱠᱟ ᱨᱮ ᱢᱮᱱᱟᱜᱼᱟ᱾ ᱛᱚ ᱵᱤᱫᱩ ᱪᱟᱸᱫᱟᱱ ᱜᱟᱲ ᱫᱚ ᱪᱷᱟᱛᱨᱟ ᱵᱩᱨᱩ, ᱫᱟᱢᱯᱟᱲᱟ, ᱜᱷᱟᱴᱥᱤᱞᱟ, ᱡᱷᱟᱲᱠᱷᱚᱸᱰ ᱨᱮ ᱢᱮᱱᱟᱜᱼᱟ᱾ ᱡᱟᱦᱟᱸ ᱨᱮ ᱟᱵᱚ ᱨᱮᱱ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱯᱳᱭᱞᱳ ᱛᱮᱭ ᱵᱚᱸᱜᱟᱣᱟᱜ ᱠᱤᱱ ᱛᱟᱦᱮᱸᱫ ᱟᱨ ᱵᱤᱫᱩ ᱪᱟᱱᱫᱟᱱ ᱛᱟᱹᱠᱤᱱᱟᱜ ᱟᱥᱤᱥ ᱧᱟᱢ ᱛᱟᱭᱚᱢ ᱠᱷᱮᱨᱣᱟᱞ ᱥᱟᱱᱛᱟᱲ ᱦᱚᱯᱚᱱ ᱞᱟᱹᱜᱤᱫ ᱚᱞ ᱞᱮᱫᱟᱭ ᱵᱷᱟᱥᱟ ᱟᱲᱟᱝ ᱚᱞ ᱪᱤᱠᱤ ᱚᱱᱟ ᱥᱟᱶᱛᱮ ᱵᱤᱫᱩ ᱪᱟᱱᱫᱟᱱ ᱜᱟᱲ ᱨᱮᱫᱚ ᱟᱨᱦᱚᱸ ᱟᱭᱢᱟ ᱞᱮᱠᱟᱱ ᱧᱮᱞ ᱧᱟᱢᱚᱜ ᱡᱤᱱᱤᱥ ᱢᱮᱱᱟᱜᱼᱟ ᱢᱩᱪᱟᱹᱫ ᱚᱠᱛᱚ ᱨᱮ ᱵᱤᱫᱩ ᱪᱟᱸᱫᱟᱱᱟᱜ ᱫᱩᱞᱟᱹᱲ ᱠᱟᱹᱦᱱᱤ ᱦᱚᱸᱵᱚᱱ ᱟᱸᱡᱚᱢ ᱞᱮᱜᱮ ᱯᱟᱹᱦᱤᱞ ᱦᱟᱯᱲᱟᱢᱟᱜ ᱠᱟᱛᱷᱟ ᱞᱮᱠᱟ ᱛᱮᱜᱮ ᱵᱤᱫᱩ ᱫᱚ ᱢᱤᱫ ᱫᱤᱱ ᱫᱟᱬᱟᱱᱮ ᱪᱟᱞᱟᱣ ᱞᱮᱱᱟ ᱟᱨ ᱩᱱ ᱚᱠᱛᱚ ᱨᱮᱜᱮ ᱪᱟᱸᱫᱟᱱ ᱥᱚᱸᱜᱮ ᱧᱟᱯᱟᱢ ᱦᱩᱭ ᱞᱮᱱᱟ ᱟᱨ ᱚᱱᱟ ᱧᱟᱯᱟᱢ ᱨᱮᱜᱮ ᱢᱚᱱᱮ ᱥᱟᱶ ᱢᱚᱱᱮ ᱛᱚᱯᱚᱞ ᱞᱮᱱ ᱛᱟᱹᱠᱤᱱᱟ ᱟᱨ ᱚᱱᱟ ᱥᱟᱶᱛᱮ ᱫᱩᱞᱟᱹᱲ ᱥᱟᱹᱜᱟᱹᱭ ᱦᱚᱸ ᱡᱚᱲᱟᱣ ᱞᱮᱱᱟ᱾ ᱢᱮᱱᱠᱷᱟᱱ ᱪᱟᱱᱫᱟᱱ ᱟᱜ ᱵᱟᱵᱟ ᱚᱱᱠᱟ ᱵᱟᱭ ᱠᱩᱥᱤᱭᱟᱜ ᱠᱟᱱ ᱛᱟᱦᱮᱸᱫ᱾ ᱟᱨ ᱚᱱᱟ ᱨᱟᱹᱜᱤ ᱟᱹᱲᱤᱥ ᱛᱮᱜᱮ ᱵᱤᱫᱩ ᱫᱚ ᱫᱟᱞ ᱨᱮᱱᱟᱜ ᱮ ᱨᱤᱠᱟᱹ ᱠᱮᱫᱼᱟ᱾ ᱚᱱᱟ ᱛᱟᱭᱚᱢ ᱟᱹᱛᱩ ᱨᱮᱱ ᱵᱟᱨ ᱯᱮ ᱦᱚᱲ ᱞᱟᱹᱭ ᱠᱟᱛᱮ ᱵᱤᱫᱩ ᱫᱟᱫᱟᱞ ᱠᱚ ᱪᱷᱩᱴᱟᱹᱣ ᱞᱮᱱᱟ᱾ ᱵᱤᱫᱩ ᱠᱩᱫᱟᱹᱣ ᱚᱠᱛᱮ ᱦᱚᱨ ᱨᱮ ᱛᱟᱹᱨᱩᱵ ᱠᱚ ᱧᱟᱢ ᱞᱮᱫᱮ ᱛᱮ ᱟᱹᱛᱩ ᱨᱮᱱ ᱠᱚᱲᱟ ᱠᱚ ᱠᱚ ᱨᱩᱣᱟᱹᱲ ᱞᱮᱱᱟ ᱟᱨ ᱟᱠᱚ ᱫᱚ ᱠᱚ ᱵᱷᱟᱹᱵᱤ ᱞᱮᱫᱼᱟ ᱩᱱᱤ ᱛᱟᱹᱨᱩᱵ ᱜᱮ ᱯᱟᱞᱮ ᱵᱤᱫᱩ ᱫᱚᱭ ᱡᱚᱢ ᱠᱮᱫᱮᱭᱟ᱾ ᱟᱨ ᱚᱱᱟ ᱟᱸᱡᱚᱢ ᱠᱟᱛᱮ ᱜᱮ ᱱᱚᱛᱮ ᱪᱟᱸᱫᱟᱱ ᱦᱚᱸ ᱟᱹᱰᱤ ᱫᱩᱠ ᱮ ᱵᱩᱡᱷᱟᱹᱣ ᱞᱮᱫᱟ᱾ ᱚᱱᱟ ᱛᱟᱭᱚᱢ ᱪᱟᱸᱫᱟᱱ ᱫᱚ ᱢᱤᱫ ᱫᱤᱱ ᱟᱹᱠᱤᱱᱟᱜ ᱧᱟᱯᱟᱢ ᱴᱷᱟᱺᱭ ᱥᱮᱱ ᱮ ᱪᱟᱞᱟᱣ ᱞᱮᱱᱟ᱾ ᱪᱟᱞᱟᱣ ᱠᱟᱛᱮ ᱮ ᱧᱮᱞ ᱠᱮᱫᱼᱟ ᱫᱷᱤᱨᱤ ᱪᱮᱛᱟᱱ ᱨᱮ ᱵᱤᱫᱩᱭ ᱚᱞ ᱦᱚᱴᱚ ᱟᱠᱟᱫᱟ ᱵᱟᱝᱢᱟ ᱵᱤᱫᱩ ᱫᱚ ᱵᱟᱧᱪᱟᱣ ᱜᱮ ᱢᱮᱱᱟᱭᱟ᱾ ᱟᱨ ᱡᱟᱦᱟᱸ ᱟᱲᱟᱝ ᱛᱮ ᱥᱮ ᱡᱟᱦᱟᱸ ᱵᱷᱟᱥᱟ ᱛᱮᱠᱤᱱ ᱨᱚᱯᱚᱲ ᱠᱟᱱ ᱛᱟᱦᱮᱸᱱ ᱚᱱᱟ ᱜᱮ ᱛᱮᱦᱮᱧ ᱟᱵᱚ ᱛᱟᱞᱟ ᱨᱮ ᱚᱞᱪᱤᱠᱤ ᱢᱮᱱᱛᱮ ᱵᱚᱱ ᱵᱟᱲᱟᱭᱟ᱾ ᱡᱟᱦᱟᱱᱟᱜ ᱵᱟᱲᱟᱭ ᱨᱮᱱᱟᱜ ᱛᱟᱦᱮᱱ ᱠᱷᱟᱱ ᱠᱚᱢᱮᱱᱴ ᱵᱚᱠᱥ ᱨᱮ ᱠᱚᱢᱮᱱᱴ ᱛᱟᱵᱚᱱ ᱯᱮ ᱟᱨ ᱥᱟᱶ ᱨᱮ ᱛᱟᱦᱮᱱ ᱢᱮ ᱥᱟᱶᱛᱮ ᱛᱟᱦᱮᱱ ᱢᱮ ᱥᱟᱱᱟᱢ ᱨᱚᱠᱚᱢ ᱵᱷᱤᱰᱤᱭᱳ ᱥᱟᱶᱛᱮ ᱢᱮᱱᱟᱭ ᱥᱟᱱᱛᱟᱞᱤ ᱳᱣᱟᱞᱰ᱾ ᱢᱟ ᱛᱟᱦᱞᱮ ᱛᱮᱦᱮᱧ ᱫᱚ ᱱᱚᱝᱠᱟ ᱜᱮ ᱟᱨᱦᱚᱸ ᱵᱚᱱ ᱧᱟᱯᱟᱢᱟ ᱫᱚᱥᱟᱨ ᱵᱷᱤᱰᱤᱭᱳ ᱨᱮ᱾